ᱵᱟᱝ ᱡᱷᱟᱲᱠᱷᱚᱸᱰ ᱯᱚᱱᱚᱛ ᱥᱩᱢᱩᱝ ᱵᱟᱝ ᱯᱩᱨᱟᱹ ᱵᱷᱟᱨᱚᱛ ᱫᱤᱥᱚᱢ ᱨᱮᱱ ᱦᱚᱲ ᱠᱚ ᱛᱮᱦᱮᱧ ᱠᱚ ᱨᱟᱜ ᱮᱫᱟ ᱡᱮ ᱛᱮᱦᱮᱧ ᱫᱤᱥᱚᱢ ᱜᱩᱨᱩ ᱥᱤᱵᱩ ᱥᱚᱨᱮᱱ ᱟᱵᱚ ᱥᱟᱢᱟᱝ ᱨᱮ ᱵᱟᱹᱱᱩᱭᱟ ᱨᱮᱫᱚ ᱵᱚᱸᱜᱟ ᱟᱲᱟᱝ ᱢᱮᱱᱟᱜᱼᱟ ᱛᱩᱢᱫᱟᱜ ᱴᱟᱢᱟᱠ ᱨᱩ ᱠᱟᱛᱮ ᱦᱚᱲᱮ ᱡᱟᱨᱣᱟ ᱦᱟᱴ ᱵᱟᱡᱟᱨ ᱵᱚᱱ ᱪᱟᱞᱟᱜ ᱠᱟᱱ ᱛᱟᱦᱮᱱᱟ ᱥᱚᱵᱽᱡᱤ ᱠᱚᱵᱚᱱ ᱤᱫᱤᱭᱮᱫ ᱛᱟᱦᱮᱱᱟ ᱵᱚᱦᱚᱜ ᱪᱚᱴ ᱠᱷᱚᱡ ᱯᱩᱨᱟᱹ ᱨᱟᱡᱽ ᱵᱚᱱ ᱧᱟᱢ ᱟᱠᱟᱫᱟ ᱜᱩᱨᱩᱡᱤ ᱠᱷᱟᱹᱛᱤᱨ ᱛᱮ ᱛᱮᱦᱮᱧ ᱚᱛ ᱦᱟᱥᱟ ᱢᱟᱹᱱ ᱥᱚᱢᱢᱟᱱ ᱵᱟᱧᱪᱟᱣ ᱟᱠᱟᱱ ᱛᱟᱵᱚᱱᱟ ᱜᱩᱨᱩᱡᱤ ᱠᱷᱟᱹᱛᱤᱨ ᱛᱮ ᱟᱵᱚᱣᱟᱜ

ᱛᱚ ᱟᱵᱮᱱ ᱢᱤᱫ ᱵᱟᱨ ᱠᱟᱛᱷᱟ ᱵᱮᱱ ᱞᱟᱹᱭ ᱠᱚᱣᱟ ᱥᱤᱵᱩ ᱥᱚᱨᱮᱱ ᱪᱤᱠᱟ ᱠᱟᱛᱮ ᱵᱚᱸᱜᱟ ᱛᱟᱞᱟᱭᱱᱟ ᱱᱤᱭᱟᱹ ᱠᱷᱚᱱ ᱞᱟᱦᱟ ᱚᱠᱟᱨᱮ ᱮᱰᱢᱤᱴ ᱮ ᱛᱟᱦᱮᱸ ᱠᱟᱱᱟ ᱚᱠᱟ ᱦᱚᱥᱯᱤᱴᱟᱞ ᱨᱮ ᱮᱰᱢᱤᱴ ᱮ ᱛᱟᱦᱮᱸ ᱠᱟᱱᱟ ᱱᱤᱭᱟᱹ ᱞᱟᱹᱜᱤᱫ ᱦᱮᱢᱚᱱᱛ ᱥᱚᱨᱮᱱ ᱟᱨ ᱠᱚᱞᱯᱚᱱᱟ ᱥᱚᱨᱮᱱ ᱛᱤᱱᱟᱹᱜ ᱠᱤᱱ ᱛᱟᱯᱟᱥᱭᱟ ᱟᱠᱟᱫᱟ ᱱᱤᱭᱟᱹ ᱠᱚ ᱵᱟᱵᱚᱛ ᱛᱮ ᱯᱩᱨᱟᱹ ᱵᱤᱥᱛᱟᱨ ᱛᱮ ᱫᱤᱥᱚᱢ ᱦᱚᱲ ᱵᱮᱱ ᱞᱟᱹᱭ ᱠᱚᱣᱟ ᱡᱚᱦᱟᱨ ᱜᱮ ᱥᱟᱱᱟᱢ ᱠᱚᱜᱮ ᱟᱹᱞᱤᱧ ᱯᱟᱦᱴᱟ ᱥᱮᱫ ᱠᱷᱚᱱ ᱟᱨ ᱛᱤᱦᱤᱧ ᱫᱚ ᱱᱚᱰᱮ ᱵᱚᱱ ᱫᱩᱲᱩᱵ ᱟᱠᱟᱱᱟ ᱵᱚᱱ ᱡᱟᱨᱣᱟ ᱟᱠᱟᱱᱟ ᱵᱚᱱ ᱟᱹᱰᱤ ᱫᱩᱠ ᱨᱮᱱᱟᱜ ᱠᱟᱛᱷᱟ ᱠᱟᱱᱟ ᱪᱮᱫᱟᱜ ᱥᱮ ᱛᱮᱦᱮᱧ ᱟᱵᱚ ᱚᱠᱟ ᱡᱷᱟᱲᱠᱷᱚᱸᱰ ᱯᱚᱱᱚᱛ ᱨᱮᱱ ᱢᱤᱫ ᱞᱮᱠᱟ ᱛᱮᱵᱚᱱ ᱢᱮᱱᱟ ᱫᱤᱥᱚᱢ ᱜᱩᱨᱩ ᱵᱤᱨ ᱥᱤᱵᱩ ᱥᱚᱨᱮᱱ ᱡᱟᱦᱟᱸᱭ ᱥᱮ ᱱᱚᱝᱠᱟᱱᱟᱜ ᱠᱟᱛᱷᱟ ᱛᱮᱵᱚᱱ ᱢᱮᱱᱟ ᱡᱮ ᱡᱷᱟᱲᱠᱷᱚᱸᱰ ᱨᱮᱱ ᱢᱤᱫᱴᱮᱱ ᱢᱟᱹᱥᱤ ᱦᱚᱸᱭ ᱛᱟᱦᱮᱸ ᱠᱟᱱᱟ ᱟᱫᱚ ᱚᱱᱟ ᱤᱭᱟᱹ ᱛᱮᱞᱤᱧ ᱢᱮᱱᱟ ᱛᱮᱦᱮᱧ ᱟᱵᱚ ᱠᱷᱚᱱᱮ ᱥᱟᱦᱟᱭᱮᱱᱟ ᱟᱨ ᱢᱟᱱᱮ ᱵᱚᱸᱜᱟ ᱛᱟᱞᱟᱭᱮᱱᱟ ᱟᱹᱰᱤ ᱥᱟᱺᱜᱤᱧ ᱟᱹᱰᱤ ᱥᱟᱺᱜᱤᱧ ᱮ ᱪᱟᱞᱟᱣ ᱮᱱᱟ ᱟᱨ ᱩᱱᱤ ᱫᱚ ᱱᱤᱛᱚᱜ ᱠᱷᱟᱹᱞᱤ ᱯᱷᱳᱴᱳ ᱥᱩᱢᱩᱝ ᱜᱮᱵᱚᱱ ᱧᱮᱞ ᱛᱟᱭᱟ ᱱᱟᱦᱟᱜ ᱟᱡ ᱥᱟᱞᱟᱜ ᱫᱚ ᱵᱟᱵᱚ ᱨᱚᱯᱚᱲ ᱫᱟᱲᱮᱭᱟᱜᱼᱟ ᱚᱱᱟᱛᱮ ᱢᱤᱫ ᱞᱮᱠᱟ ᱛᱮᱞᱤᱧ ᱢᱮᱱᱟ ᱵᱚᱞᱮ ᱛᱤᱦᱤᱧ ᱡᱷᱟᱲᱠᱷᱚᱸᱰ ᱥᱩᱢᱩᱝ ᱫᱚ ᱵᱟᱝ ᱯᱩᱨᱟᱹ ᱵᱷᱟᱨᱚᱛ ᱫᱤᱥᱚᱢ ᱨᱮᱱ ᱥᱤᱧ ᱪᱟᱸᱫᱳ ᱫᱚᱭ ᱦᱟᱹᱥᱩᱨᱮᱱ ᱟᱹᱰᱤ ᱫᱩᱠ ᱨᱮᱱᱟᱜ ᱠᱟᱛᱷᱟ ᱠᱟᱱᱟ ᱛᱤᱦᱤᱧ ᱥᱤᱵᱩ ᱥᱚᱨᱮᱱ ᱟᱵᱚ ᱛᱟᱞᱟᱨᱮ ᱛᱟᱦᱮᱸ ᱠᱟᱱᱟ ᱟᱨ ᱟᱵᱚ ᱱᱚᱰᱮ ᱡᱟᱦᱟᱸ ᱛᱤᱱᱟᱹᱝ ᱜᱮ ᱟᱹᱰᱤ ᱱᱟᱦᱟᱪᱟᱨ ᱨᱮ ᱟᱹᱫᱤᱵᱟᱹᱥᱤ ᱠᱚᱵᱚᱱ ᱛᱟᱦᱮᱸ ᱠᱟᱱᱟ ᱥᱟᱱᱛᱟᱲ ᱡᱟᱹᱛᱤ ᱠᱚᱵᱚᱱ ᱛᱟᱦᱮᱸ ᱠᱟᱱᱟ ᱡᱮᱢᱚᱱ ᱢᱟᱦᱟᱡᱚᱱ ᱯᱟᱛᱷᱟ ᱨᱮ ᱚᱛ ᱦᱟᱥᱟ ᱠᱚᱠᱚ ᱦᱟᱛᱟᱣ ᱞᱮᱫ ᱛᱟᱵᱚᱱᱟ ᱡᱚᱵᱽᱨᱟᱱ ᱠᱚ ᱦᱟᱛᱟᱣ ᱞᱮᱫ ᱛᱟᱵᱚᱱᱟ ᱚᱱᱟ ᱠᱷᱚᱡ ᱵᱟᱧᱪᱟᱣ ᱞᱮᱫ ᱵᱚᱱᱟ ᱟᱨ ᱟᱛᱳ ᱟᱛᱳ ᱨᱮ ᱫᱟᱬᱟ ᱠᱟᱛᱮᱱ ᱟᱹᱰᱤ ᱟᱸᱴ ᱦᱚᱲᱮ ᱡᱟᱜᱣᱟᱨ ᱞᱮᱫ ᱵᱚᱱᱟ ᱟᱨ ᱛᱮᱦᱮᱧ ᱩᱱᱤ ᱟᱹᱰᱤ ᱟᱵᱚ ᱥᱟᱢᱟᱝ ᱨᱮ ᱵᱟᱹᱱᱩᱭᱟ ᱚᱱᱟ ᱫᱚ ᱟᱹᱰᱤ ᱫᱩᱠ ᱨᱮᱱᱟᱜ ᱠᱟᱛᱷᱟ ᱠᱟᱱᱟ ᱚᱱᱟ ᱦᱚᱸ ᱫᱚᱦᱲᱟ ᱛᱮᱞᱤᱧ ᱢᱮᱱᱟ ᱛᱮᱦᱮᱧ ᱟᱵᱚ ᱥᱩᱢᱩᱝ ᱫᱚ ᱵᱟᱝ ᱡᱷᱟᱲᱠᱷᱚᱸᱰ ᱯᱚᱱᱚᱛ ᱥᱩᱢᱩᱝ ᱫᱚ ᱵᱟᱝ ᱯᱩᱨᱟᱹ ᱵᱷᱟᱨᱚᱛ ᱫᱤᱥᱚᱢ ᱨᱮᱱ ᱦᱚᱲ ᱠᱚ ᱛᱮᱦᱮᱧ ᱠᱚ ᱨᱟᱜ ᱮᱫᱟ ᱡᱮ ᱛᱮᱦᱮᱧ ᱫᱤᱥᱚᱢ ᱜᱩᱨᱩ ᱥᱤᱵᱩ ᱥᱚᱨᱮᱱ ᱟᱵᱚ ᱥᱟᱢᱟᱝ ᱨᱮ ᱵᱟᱹᱱᱩᱭᱟ ᱚᱱᱟ ᱞᱮᱠᱟ ᱨᱮᱞᱤᱧ ᱢᱮᱱᱟ ᱩᱱᱤ ᱛᱮᱦᱮᱧ ᱟᱵᱚ ᱜᱩᱨᱩᱡᱤᱭᱟᱜ ᱠᱟᱛᱷᱟ ᱞᱮᱠᱟ ᱛᱮᱜᱮ ᱢᱮᱱ ᱞᱮᱫᱼᱟ ᱡᱮ ᱵᱟᱝᱢᱟ ᱛᱩᱢᱫᱟᱜ ᱴᱟᱢᱟᱠ ᱨᱮᱫᱚ ᱵᱚᱸᱜᱟ ᱟᱲᱟᱝ ᱢᱮᱱᱟᱜᱼᱟ ᱛᱩᱢᱫᱟᱜ ᱴᱟᱢᱟᱠ ᱨᱩ ᱠᱟᱛᱮ ᱦᱚᱲᱮ ᱡᱟᱨᱣᱟᱭᱮᱫ ᱠᱚ ᱛᱟᱦᱮᱱᱟ ᱡᱩᱢᱤᱫᱮᱫ ᱠᱚ ᱛᱟᱦᱮᱱᱟᱭ ᱟᱨ ᱟᱵᱚ ᱥᱟᱱᱛᱟᱲ ᱠᱚ ᱥᱮ ᱵᱚᱞᱮ ᱱᱚᱣᱟ ᱫᱷᱟᱹᱨᱛᱤ ᱨᱮᱱ ᱢᱟᱹᱱᱢᱤ ᱚᱠᱟ ᱵᱷᱟᱹᱜᱤ ᱰᱟᱦᱟᱨ ᱛᱮᱠᱚ ᱪᱟᱞᱟᱜᱼᱟ ᱚᱱᱛᱮ ᱞᱟᱹᱜᱤᱫ ᱟᱹᱰᱤ ᱨᱚᱠᱚᱢᱟᱜ ᱠᱟᱛᱷᱟ ᱠᱚ ᱟᱵᱚ ᱠᱚ ᱛᱟᱞᱟᱨᱮ ᱫᱚᱦᱚᱭᱮᱫ ᱛᱟᱦᱮᱱᱟ ᱟᱨ ᱵᱟᱧᱪᱟᱣ ᱞᱮᱫ ᱠᱚᱣᱟ ᱤᱱᱟᱹ ᱛᱟᱭᱚᱢ ᱨᱮᱵᱚᱱ ᱢᱮᱱᱟ ᱡᱮᱢᱚᱱ ᱜᱩᱨᱩᱡᱤ ᱜᱩᱨᱩᱡᱤ ᱛᱟᱦᱮᱸ ᱠᱟᱱᱟ ᱩᱱᱤᱭᱟᱜ ᱱᱚᱣᱟ ᱛᱮᱦᱮᱧ ᱦᱟᱴ ᱵᱟᱡᱟᱨ ᱵᱚᱱ ᱪᱟᱞᱟᱜ ᱠᱟᱱᱟ ᱵᱟᱹᱦᱩ ᱵᱤᱴᱤ ᱠᱚᱣᱟᱜ ᱢᱟᱱ ᱥᱚᱱᱢᱟᱱ ᱵᱟᱧᱪᱟᱣ ᱞᱟᱹᱜᱤᱫ ᱦᱚᱸ ᱜᱩᱨᱩᱡᱤᱭᱟᱜ ᱫᱮᱱ ᱠᱟᱱ ᱜᱮᱭᱟ ᱛᱮᱦᱮᱧ ᱟᱵᱚ ᱦᱟᱴ ᱵᱟᱡᱟᱨ ᱵᱚᱱ ᱪᱟᱞᱟᱜ ᱠᱟᱱ ᱛᱟᱦᱮᱱᱟ ᱥᱚᱵᱽᱡᱤ ᱠᱚᱵᱚᱱ ᱤᱫᱤᱭᱮᱫ ᱛᱟᱦᱮᱱᱟ ᱵᱚᱦᱚᱜ ᱪᱚᱴ ᱠᱷᱚᱡ ᱠᱚ ᱨᱮᱡ ᱮᱫ ᱵᱚᱱ ᱛᱟᱦᱮᱱᱟ ᱢᱮᱱᱠᱷᱟᱱ ᱚᱱᱟ ᱠᱚ ᱜᱩᱨᱩᱡᱤ ᱦᱮᱡ ᱠᱟᱛᱮ ᱩᱱᱤ ᱡᱚᱠᱷᱚᱱ ᱟᱛᱳ ᱟᱛᱳ ᱫᱟᱬᱟ ᱠᱮᱫᱟ ᱟᱨ ᱢᱤᱫᱴᱮᱱ ᱦᱚᱸ ᱚᱱᱠᱟᱱ ᱦᱚᱲ ᱵᱟᱹᱱᱩᱜ ᱠᱚᱣᱟ ᱡᱮ ᱠᱟᱹᱴᱤᱡ ᱠᱟᱹᱴᱤᱡ ᱜᱤᱫᱽᱨᱟᱹ ᱦᱚᱲ ᱦᱚᱸ ᱜᱤᱫᱽᱨᱟᱹ ᱵᱚᱞᱮ ᱜᱩᱨᱩᱡᱤ ᱵᱟᱠᱚ ᱵᱟᱲᱟᱭᱟ ᱢᱮᱱᱛᱮ ᱡᱚᱛᱚ ᱦᱚᱲ ᱠᱚ ᱵᱟᱰᱟᱭᱟ ᱡᱮ ᱥᱤᱵᱩ ᱥᱚᱨᱮᱱᱟᱜ ᱧᱩᱛᱩᱢᱮᱢ ᱧᱩᱢ ᱞᱮᱠᱷᱟᱡ ᱡᱚᱛᱚ ᱦᱚᱲ ᱠᱚ ᱵᱟᱰᱟᱭᱟ ᱡᱮ ᱥᱤᱵᱩ ᱥᱚᱨᱮᱱ ᱚᱠᱚᱭ ᱠᱟᱱᱟᱭ ᱟᱨ ᱥᱤᱵᱩ ᱥᱚᱨᱮᱱ ᱥᱟᱢᱟᱝ ᱨᱮ ᱫᱩᱲᱩᱵ ᱠᱟᱛᱮ ᱡᱚᱛᱚ ᱦᱚᱲᱟᱜ ᱟᱵᱚ ᱠᱚᱢᱟ ᱱᱟᱦᱟᱜ ᱵᱟᱵᱚᱱ ᱩᱱᱟᱹᱜ ᱵᱚᱱ ᱛᱟᱦᱮᱸ ᱞᱮᱱᱟ ᱢᱮᱱᱠᱷᱟᱱ ᱟᱵᱚᱨᱮᱱ ᱵᱟᱵᱟ ᱛᱟᱠᱚ ᱫᱚ ᱩᱱᱤ ᱥᱟᱶᱛᱮ ᱥᱟᱸᱜᱷᱟᱨ ᱞᱮᱫᱟ ᱠᱚ ᱫᱤᱥᱚᱢ ᱞᱟᱹᱜᱤᱫ ᱠᱚ ᱟᱹᱰᱤ ᱟᱸᱴ ᱞᱟᱹᱲᱦᱟᱹᱭ ᱞᱟᱹᱜᱤᱫ ᱠᱚ ᱜᱚᱲᱚ ᱞᱮᱱᱟ ᱡᱮ ᱟᱵᱚᱣᱟᱜ ᱢᱟᱹᱱ ᱥᱚᱱᱢᱟᱱ ᱵᱟᱧᱪᱟᱣ ᱞᱟᱹᱜᱤᱫ ᱛᱮ ᱟᱨ ᱚᱱᱟ ᱥᱟᱶᱛᱮ ᱡᱮᱢᱚᱱ ᱧᱮᱞᱚᱜ ᱠᱟᱱᱟ ᱟᱛᱳ ᱟᱛᱳ ᱫᱟᱬᱟ ᱠᱟᱛᱮᱫ ᱜᱩᱨᱩᱡᱤ ᱛᱮᱦᱮᱧ ᱟᱵᱚ ᱯᱟᱹᱦᱤᱞ ᱢᱟ ᱵᱤᱦᱟᱨ ᱯᱚᱱᱚᱛ ᱛᱟᱦᱮᱸ ᱠᱟᱱᱟ ᱵᱤᱦᱟᱨ ᱯᱚᱱᱚᱛ ᱠᱷᱚᱱ ᱡᱚᱠᱷᱚᱱ ᱡᱷᱟᱲᱠᱷᱚᱸᱰ ᱯᱚᱱᱚᱛ ᱵᱷᱮᱜᱟᱨ ᱮᱱᱟ ᱚᱱᱟ ᱚᱠᱛᱚ ᱨᱮ ᱩᱱᱤ ᱟᱞᱟᱜᱽ ᱡᱷᱟᱲᱠᱷᱚᱸᱰ ᱨᱟᱡᱽ ᱨᱮᱭᱟᱜ ᱡᱟᱦᱟᱸ ᱟᱞᱟᱜᱽ ᱡᱷᱟᱲᱠᱷᱚᱸᱰ ᱨᱟᱡᱽ ᱵᱷᱮᱜᱟᱨᱮᱱ ᱛᱟᱵᱚᱱᱟ ᱚᱱᱟ ᱞᱟᱹᱜᱤᱫ ᱫᱚ ᱜᱩᱨᱩᱡᱤᱭᱟᱜ ᱵᱷᱩᱢᱤᱠᱟ ᱠᱟᱱ ᱜᱩᱨᱩᱡᱤᱭᱟᱜ ᱫᱤᱱ ᱠᱟᱱᱟ ᱜᱩᱨᱩᱡᱤ ᱠᱷᱟᱹᱛᱤᱨ ᱛᱮ ᱛᱮᱦᱮᱧ ᱟᱞᱟᱜᱽ ᱡᱷᱟᱲᱠᱷᱚᱸᱰ ᱨᱟᱡᱽ ᱵᱚᱱ ᱧᱟᱢ ᱟᱠᱟᱫᱟ ᱜᱩᱨᱩᱡᱤ ᱠᱷᱟᱹᱛᱤᱨ ᱛᱮ ᱛᱮᱦᱮᱧ ᱚᱛ ᱦᱟᱥᱟ ᱵᱟᱧᱪᱟᱣ ᱟᱠᱟᱱ ᱛᱟᱵᱚᱱᱟ ᱜᱩᱨᱩᱡᱤ ᱠᱷᱟᱹᱛᱤᱨ ᱛᱮ ᱛᱮᱦᱮᱧ ᱟᱵᱚ ᱠᱚᱣᱟᱜ ᱵᱟᱹᱦᱩ ᱵᱤᱴᱤ ᱠᱚᱣᱟᱜ ᱢᱟᱹᱱ ᱥᱚᱱᱢᱟᱱ ᱵᱟᱧᱪᱟᱣ ᱟᱠᱟᱱ ᱛᱟᱵᱚᱱᱟ ᱜᱩᱨᱩᱡᱤ ᱠᱷᱟᱹᱛᱤᱨ ᱛᱮ ᱟᱵᱚᱣᱟᱜ ᱛᱮᱦᱮᱧ ᱱᱚᱰᱮ ᱟᱵᱚ ᱱᱚᱰᱮ ᱥᱩᱞᱩᱠ ᱢᱮᱱᱟᱜ ᱵᱚᱱᱟ ᱜᱩᱨᱩᱡᱤ ᱚᱱᱠᱟᱱ ᱢᱟᱹᱱᱢᱤ ᱛᱟᱦᱮᱸ ᱠᱟᱱᱟ ᱡᱮ ᱩᱱᱤ ᱫᱷᱚᱨᱚᱢ ᱨᱮᱦᱚᱸ ᱟᱹᱰᱤ ᱫᱟᱲᱮ ᱛᱟᱦᱮᱸ ᱠᱟᱱ ᱛᱟᱭᱟ ᱫᱷᱚᱨᱚᱢ ᱠᱟᱛᱷᱟᱭ ᱞᱟᱹᱭᱮᱫ ᱛᱟᱦᱮᱱ ᱛᱟᱵᱚᱱᱟ ᱟᱛᱳ ᱟᱛᱳ ᱫᱟᱬᱟ ᱠᱟᱛᱮ ᱠᱩᱞᱦᱤ ᱫᱩᱲᱩᱵ ᱮ ᱦᱩᱭ ᱦᱚᱪᱚᱭᱮᱫ ᱛᱟᱦᱮᱱᱟ ᱟᱨ ᱚᱱᱟ ᱫᱩᱲᱩᱵ ᱨᱮ ᱡᱚᱛᱚ ᱢᱟᱺᱡᱷᱤ ᱵᱟᱵᱟ ᱠᱚ ᱡᱚᱛᱚᱭ ᱢᱮᱛᱟ ᱠᱚ ᱠᱟᱱ ᱛᱟᱦᱮᱱᱟ ᱵᱟᱝᱢᱟ ᱢᱤᱫ ᱪᱩᱯᱩᱫ ᱪᱟᱣᱞᱮ ᱟᱨ ᱢᱤᱫ ᱴᱟᱠᱟ ᱯᱚᱭᱥᱟ ᱚᱱᱟ ᱫᱚ ᱡᱚᱛᱚ ᱚᱲᱟᱜ ᱨᱮ ᱪᱟᱸᱫᱟ ᱠᱟᱛᱮᱱ ᱟᱨ ᱚᱱᱟ ᱪᱟᱸᱫᱟ ᱠᱟᱛᱮ ᱚᱱᱟ ᱡᱟᱨᱣᱟᱭ ᱯᱮ ᱟᱨ ᱛᱤᱱ ᱚᱠᱛᱚ ᱫᱚ ᱵᱚᱸᱜᱟ ᱵᱩᱨᱩ ᱦᱩᱭᱩᱜᱼᱟ ᱟᱛᱳ ᱠᱚᱨᱮ ᱠᱩᱞᱦᱤ ᱫᱩᱲᱩᱵ ᱦᱩᱭᱩᱜᱼᱟ ᱚᱱᱟ ᱠᱚ ᱡᱤᱱᱤᱥ ᱫᱚ ᱩᱱ ᱨᱮᱜᱮ ᱠᱷᱚᱨᱪᱟ ᱚᱱᱠᱟ ᱠᱟᱛᱮ ᱛᱤᱦᱤᱧ ᱟᱵᱚ ᱥᱟᱢᱟᱝ ᱨᱮ ᱵᱟᱹᱱᱩᱭᱟ ᱟᱹᱰᱤ ᱥᱟᱺᱜᱤᱧᱮ ᱪᱟᱞᱟᱣᱮᱱᱟ ᱟᱨ ᱩᱱᱤ ᱪᱟᱞᱟᱣᱮᱱ ᱨᱮᱦᱚᱸ ᱤᱧ ᱤᱧᱤᱧ ᱢᱮᱱᱮᱫ ᱠᱟᱱᱟ ᱩᱱᱤᱭᱟᱜ ᱟᱛᱢᱟ ᱫᱚ ᱟᱵᱚ ᱥᱟᱢᱟᱝ ᱨᱮᱜᱮ ᱮᱱᱦᱚᱸ ᱡᱟᱭᱡᱩᱜᱽ ᱛᱟᱦᱮᱱ ᱛᱟᱭᱢᱟ ᱩᱱᱤ ᱜᱩᱨᱩᱡᱤ ᱛᱮᱦᱮᱧ ᱵᱟᱹᱱᱩᱭᱟ ᱜᱩᱨᱩᱡᱤ ᱱᱚᱰᱮᱱᱟᱜ ᱚᱛ ᱦᱟᱥᱟ ᱞᱟᱹᱜᱤᱫ ᱜᱩᱨᱩᱡᱤ ᱟᱵᱚ ᱥᱟᱱᱛᱟᱲ ᱠᱚ ᱞᱟᱹᱜᱤᱫ ᱟᱹᱰᱤ ᱟᱭᱢᱟ ᱪᱤᱠᱟ ᱞᱮᱫᱟ ᱜᱩᱨᱩᱡᱤᱭᱟᱜ ᱢᱮᱱ ᱞᱮᱠᱟ ᱛᱮᱜᱮ ᱢᱮᱱᱮᱫ ᱛᱟᱦᱮᱱᱟᱭ ᱥᱤᱢ ᱟᱹᱥᱩᱞ ᱠᱚᱯᱮ ᱥᱩᱠᱨᱤ ᱟᱹᱥᱩᱞ ᱠᱚᱯᱮ ᱢᱮᱱᱠᱷᱟᱱ ᱚᱞᱚᱜ ᱯᱟᱲᱦᱟᱜ ᱫᱚ ᱪᱮᱫ ᱯᱮ ᱛᱤᱱ ᱦᱟᱹᱨᱤᱡ ᱚᱞᱚᱜ ᱯᱟᱲᱦᱟᱜ ᱵᱟᱯᱮ ᱪᱮᱫᱟ ᱩᱱ ᱦᱟᱹᱨᱤᱡ ᱟᱵᱚᱣᱟᱜ ᱥᱚᱢᱟᱡᱽ ᱫᱚ ᱵᱟᱝ ᱞᱟᱦᱟᱜ ᱛᱟᱵᱚᱱᱟ ᱜᱩᱨᱩᱡᱤ ᱛᱮᱦᱮᱧ ᱜᱩᱨᱩᱡᱤ ᱠᱷᱟᱹᱛᱤᱨ ᱛᱮ ᱛᱮᱦᱮᱧ ᱱᱚᱰᱮᱱᱟᱜ ᱟᱵᱚ ᱡᱚᱠᱷᱚᱱ ᱫᱷᱟᱱᱵᱟᱫᱽ ᱡᱤᱞᱟᱹ ᱠᱷᱚᱱ ᱦᱮᱡ ᱠᱟᱛᱮᱱ ᱛᱮᱦᱮᱧ ᱱᱚᱣᱟ ᱟᱛᱳ ᱛᱮ ᱥᱮᱴᱮᱨ ᱞᱮᱱᱟ ᱟᱨ ᱟᱹᱞᱤᱧ ᱫᱚ ᱱᱚᱣᱟ ᱟᱹᱰᱤ ᱛᱮᱦᱮᱧ ᱟᱹᱰᱤ ᱫᱩᱠ ᱵᱩᱡᱷᱟᱹᱜ ᱠᱟᱱᱟ ᱪᱮᱫᱟᱜ ᱥᱮ ᱫᱷᱟᱱᱵᱟᱫᱽ ᱡᱤᱞᱟᱹ ᱠᱷᱚᱱ ᱥᱮᱴᱮᱨ ᱠᱟᱛᱮᱱ ᱱᱚᱰᱮ ᱯᱟᱨᱚᱢ ᱠᱟᱛᱮ ᱱᱚᱣᱟ ᱡᱩᱨᱜᱩᱰᱤ ᱵᱟᱲᱮ ᱵᱩᱴᱟᱹ ᱨᱮᱜᱮ ᱯᱟᱹᱦᱤᱞ ᱡᱟᱸᱜᱟ ᱫᱷᱩᱲᱤ ᱠᱚᱴᱟ ᱞᱮᱫᱟᱭ ᱪᱮ ᱟᱭᱟᱜ ᱫᱩᱲᱩᱵ ᱴᱷᱟᱶᱮ ᱫᱩᱲᱩᱵ ᱞᱮᱱᱟ ᱚᱱᱟ ᱤᱭᱟᱹᱛᱮ ᱟᱨᱦᱚᱸ ᱟᱹᱰᱤ ᱫᱩᱠ ᱨᱮᱱᱟᱜ ᱠᱟᱛᱷᱟ ᱠᱟᱱ ᱜᱮᱭᱟ ᱜᱩᱨᱩᱡᱤ ᱥᱟᱶ ᱱᱚᱣᱟ ᱠᱚᱨᱮᱱ ᱛᱤᱱᱟᱹᱜ ᱵᱟᱵᱟ ᱛᱟᱠᱚ ᱠᱚ ᱛᱟᱦᱮᱸ ᱠᱟᱱᱟ ᱡᱚᱛᱚ ᱦᱚᱲ ᱟᱹᱰᱤ ᱞᱮᱠᱟᱱᱟᱜ ᱟᱱᱟᱴ ᱨᱮ ᱛᱟᱦᱮᱸ ᱠᱟᱛᱮ ᱨᱮᱦᱚᱸ ᱩᱱᱤ ᱥᱟᱶ ᱯᱟᱸᱡᱟ ᱠᱟᱛᱮᱱ ᱟᱵᱚ ᱥᱩᱞᱩᱠ ᱵᱚᱱ ᱧᱟᱢ ᱟᱠᱟᱫᱟ ᱱᱚᱰᱮ ᱡᱮᱢᱚᱱ ᱜᱩᱨᱩᱡᱤ ᱟᱵᱚ ᱥᱩᱨ ᱥᱩᱯᱩᱨ ᱨᱮ ᱱᱚᱣᱟ ᱩᱱᱤᱥᱥᱚ ᱯᱚᱸᱪᱟᱛᱛᱳᱨ ᱪᱷᱤᱭᱟᱛᱛᱳᱨ ᱨᱮ ᱡᱟᱦᱟᱸ ᱞᱟᱹᱲᱦᱟᱹᱭ ᱦᱩᱭ ᱞᱮᱱᱟ ᱟᱨ ᱚᱱᱟ ᱞᱟᱹᱲᱦᱟᱹᱭ ᱦᱩᱭ ᱞᱮᱱ ᱠᱷᱟᱡ ᱫᱚ ᱟᱵᱚᱣᱟᱜ ᱚᱛ ᱦᱟᱥᱟ ᱵᱟᱧᱪᱟᱣ ᱞᱟᱹᱜᱤᱫ ᱛᱮ ᱞᱟᱹᱲᱦᱟᱹᱭ ᱦᱩᱭ ᱞᱮᱱᱟ ᱩᱱᱤ ᱜᱚᱲᱚᱣᱟᱭ ᱞᱟᱹᱜᱤᱫ ᱛᱮ ᱟᱹᱰᱤ ᱟᱹᱰᱤ ᱦᱚᱲ ᱠᱚ ᱜᱚᱲᱚ ᱞᱮᱱᱟ ᱟᱨ ᱟᱵᱚ ᱯᱩᱨᱟᱹ ᱡᱩᱢᱤᱫ ᱠᱟᱛᱮ ᱚᱱᱟ ᱠᱚ ᱠᱷᱚᱡ ᱵᱟᱧᱪᱟᱣ ᱠᱮᱫ ᱵᱚᱱᱟ ᱚᱱᱟ ᱤᱭᱟᱹᱛᱮ ᱛᱮᱦᱮᱧ ᱜᱩᱨᱩᱡᱤ ᱞᱟᱹᱜᱤᱫ ᱫᱚ ᱟᱹᱰᱤ ᱜᱮ ᱫᱩᱠ ᱨᱮᱱᱟᱜ ᱠᱟᱛᱷᱟ ᱠᱟᱱᱟ ᱛᱮᱦᱮᱧ ᱢᱮᱫ ᱠᱷᱚᱱ ᱢᱮᱫ ᱫᱟᱜ ᱡᱚᱨᱚᱜ ᱠᱟᱱᱟ ᱪᱮᱫᱟᱜ ᱥᱮ ᱛᱮᱦᱮᱧ ᱟᱵᱚ ᱥᱟᱢᱟᱝ ᱨᱮ ᱩᱱᱤ ᱜᱩᱨᱩᱡᱤ ᱵᱟᱹᱱᱩᱭᱟ ᱛᱮᱦᱮᱧ ᱟᱵᱚᱨᱮᱱ ᱵᱤᱨ ᱢᱟᱦᱟᱯᱩᱨᱩᱥ ᱟᱹᱰᱤ ᱟᱭᱢᱟ ᱵᱚᱱ ᱧᱮᱞ ᱠᱟᱜ ᱠᱚᱜᱮᱭᱟ ᱫᱤᱥᱚᱢ ᱞᱟᱹᱜᱤᱫ ᱠᱚ ᱞᱟᱹᱲᱦᱟᱹᱭ ᱠᱟᱱᱟ ᱥᱤᱫᱩ ᱠᱟᱹᱱᱩ ᱠᱚ ᱞᱟᱹᱲᱦᱟᱹᱭ ᱠᱟᱱᱟ ᱵᱤᱨᱥᱟ ᱢᱩᱱᱰᱟ ᱠᱚ ᱞᱟᱹᱲᱦᱟᱹᱭ ᱠᱟᱱᱟ ᱛᱤᱞᱠᱟ ᱵᱟᱵᱟ ᱛᱟᱠᱚ ᱠᱚ ᱞᱟᱹᱲᱦᱟᱹᱭ ᱠᱟᱱᱟ ᱴᱟᱱᱟ ᱵᱟᱵᱟ ᱛᱟᱠᱚ ᱠᱚ ᱞᱟᱹᱲᱦᱟᱹᱭ ᱠᱟᱱᱟ ᱟᱹᱰᱤ ᱟᱹᱰᱤ ᱠᱚ ᱞᱟᱹᱲᱦᱟᱹᱭ ᱠᱟᱱᱟ ᱢᱮᱱᱠᱷᱟᱱ ᱩᱱᱠᱩ ᱫᱚ ᱟᱵᱚ ᱫᱚ ᱠᱷᱟᱹᱞᱤ ᱮᱱᱛᱮᱱ ᱵᱟᱵᱚᱱ ᱧᱮᱞ ᱛᱤᱭᱳᱜ ᱞᱮᱫ ᱠᱚᱣᱟ ᱢᱮᱱᱠᱷᱟᱱ ᱚᱠᱚᱭ ᱜᱩᱨᱩᱡᱤ ᱞᱟᱹᱲᱦᱟᱹᱭ ᱞᱮᱱᱟ ᱱᱩᱭ ᱫᱚ ᱟᱵᱚ ᱵᱚᱱ ᱧᱮᱞ ᱛᱤᱭᱳᱜ ᱞᱮᱫᱮᱭᱟ ᱩᱱᱤ ᱥᱟᱢᱟᱝ ᱨᱮᱵᱚᱱ ᱫᱩᱲᱩᱵ ᱯᱟᱱᱛᱮ ᱞᱮᱱᱟ ᱩᱱᱤ ᱥᱟᱢᱟᱝ ᱨᱮᱵᱚᱱ ᱨᱚᱲ ᱨᱚᱯᱚᱲ ᱞᱮᱱᱟ ᱩᱱᱤ ᱥᱟᱢᱟᱝ ᱨᱮᱵᱚᱱ ᱜᱟᱯᱟᱞ ᱢᱟᱨᱟᱣ ᱞᱮᱱᱟ ᱟᱨ ᱩᱱᱤ ᱛᱮᱦᱮᱧ ᱟᱵᱚ ᱥᱟᱢᱟᱝ ᱨᱮ ᱵᱟᱹᱱᱩᱭᱟ ᱱᱚᱣᱟ ᱫᱚ ᱟᱹᱰᱤ ᱫᱩᱠ ᱨᱮᱱᱟᱜ ᱠᱟᱛᱷᱟ ᱠᱟᱱᱟ ᱚᱱᱟ ᱥᱟᱶᱛᱮᱧ ᱢᱮᱱᱟ ᱜᱩᱨᱩᱡᱤ ᱛᱮᱦᱮᱧ ᱵᱤᱨ ᱥᱤᱵᱩ ᱥᱚᱨᱮᱱ ᱡᱟᱦᱟᱸᱭ ᱛᱟᱦᱮᱸ ᱠᱟᱱᱟ ᱟᱹᱰᱤ ᱫᱤᱱ ᱟᱡᱟᱜ ᱦᱚᱲᱢᱚ ᱚᱥᱩᱵᱤᱫᱷᱟ ᱠᱷᱟᱹᱛᱤᱨ ᱛᱮ ᱱᱚᱣᱟ ᱠᱚ ᱟᱵᱚ ᱥᱟᱢᱟᱝ ᱨᱮ ᱵᱟᱭ ᱥᱮᱴᱮᱨ ᱫᱟᱲᱮᱭᱟᱜ ᱠᱟᱱ ᱛᱟᱦᱮᱱᱟ ᱟᱨ ᱵᱟᱝ ᱥᱮᱴᱮᱨ ᱫᱟᱲᱮᱭᱟᱜ ᱠᱷᱟᱹᱛᱤᱨ ᱫᱚ ᱟᱡ ᱦᱚᱥᱯᱤᱴᱟᱞ ᱨᱮᱜᱮ ᱟᱹᱰᱤ ᱫᱤᱱᱮ ᱛᱟᱦᱮᱸ ᱠᱟᱱᱟ ᱟᱨ ᱱᱤᱛᱚᱜ ᱡᱮᱢᱚᱱ ᱜᱩᱨᱩᱡᱤ ᱵᱟᱹᱱᱩᱭ ᱠᱷᱟᱡ ᱫᱚ ᱦᱚᱥᱯᱤᱴᱟᱞ ᱨᱮ ᱵᱷᱚᱨᱛᱤ ᱛᱟᱦᱮᱸ ᱠᱟᱱᱟ ᱜᱚᱝᱜᱟᱨᱟᱢ ᱦᱚᱥᱯᱤᱴᱟᱞ ᱱᱟᱭ ᱫᱤᱞᱞᱤ ᱨᱮ ᱟᱨ ᱚᱸᱰᱮ ᱜᱮ ᱵᱮᱱᱟᱣ ᱠᱟᱛᱮ ᱛᱮᱦᱮᱧ ᱫᱚ ᱱᱟᱦᱟᱜ ᱨᱟᱺᱪᱤ ᱛᱮ ᱟᱹᱜᱩ ᱥᱮᱴᱮᱨ ᱦᱩᱭ ᱠᱟᱱᱟ ᱫᱚ ᱚᱱᱟ ᱤᱭᱟᱹᱛᱮᱧ ᱢᱮᱱᱟ ᱛᱤᱦᱤᱧ ᱱᱤᱱᱟᱹᱝ ᱱᱤᱱᱟᱹᱝ ᱟᱵᱚ ᱜᱩᱨᱩᱡᱤ ᱫᱤᱥᱟᱹ ᱞᱟᱭ ᱠᱷᱟᱡ ᱟᱹᱰᱤ ᱜᱮ ᱫᱩᱠ ᱥᱮ ᱡᱟᱞᱟ ᱵᱩᱡᱷᱟᱹᱜ ᱠᱟᱱᱟ ᱡᱮ ᱛᱤᱱᱟᱹᱜ ᱦᱟᱨᱠᱮᱛ ᱥᱟᱥᱮᱛ ᱪᱮᱫ ᱠᱚ ᱢᱮᱱ ᱞᱮᱠᱟ ᱵᱚᱞᱮ ᱱᱟᱦᱟᱪᱟᱨ ᱠᱷᱚᱱᱮ ᱫᱩᱜ ᱞᱮᱫ ᱵᱚᱱᱟ ᱚᱱᱟ ᱠᱷᱚᱱᱮ ᱵᱟᱧᱪᱟᱣ ᱞᱮᱫ ᱵᱚᱱᱟ ᱟᱨ ᱩᱱᱤ ᱦᱚᱲ ᱛᱮᱦᱮᱧ ᱟᱵᱚ ᱥᱟᱢᱟᱝ ᱨᱮ ᱵᱟᱹᱱᱩᱭᱟ ᱱᱚᱣᱟ ᱞᱟᱹᱜᱤᱫ ᱛᱮᱫᱚ ᱟᱹᱰᱤ ᱫᱩᱠ ᱨᱮᱱᱟᱜ ᱠᱟᱛᱷᱟ ᱜᱮ ᱟᱨ ᱪᱮᱫᱟᱜ ᱥᱮ ᱛᱤᱧ ᱚᱱᱟᱛᱮ ᱫᱚᱦᱲᱟ ᱛᱤᱧ ᱢᱮᱱᱮᱫ ᱞᱮᱠᱟ ᱮᱠᱟᱞ ᱠᱟᱹᱴᱤᱡ ᱠᱟᱹᱴᱤᱡ ᱜᱤᱫᱽᱨᱟᱹ ᱠᱚ ᱵᱟᱰᱟᱭ ᱠᱟᱱ ᱛᱟᱦᱮᱱᱟ ᱡᱮ ᱥᱤᱵᱩ ᱥᱚᱨᱮᱱ ᱚᱠᱚᱭ ᱠᱟᱱᱟᱭ ᱢᱮᱱᱛᱮ ᱡᱚᱛᱚ ᱠᱚ ᱵᱟᱰᱟᱭᱟ ᱚᱱᱟ ᱞᱮᱠᱟᱨᱮ ᱛᱮᱦᱮᱧ ᱱᱚᱰᱮ ᱡᱟᱨᱣᱟ ᱟᱠᱟᱱᱟᱞᱮ ᱡᱮ ᱵᱷᱟᱵᱽᱱᱟ ᱵᱩᱡᱷᱟᱹᱜ ᱜᱮᱭᱟ ᱚᱠᱚᱭ ᱫᱚ ᱟᱵᱚᱣᱟᱜ ᱥᱚᱢᱟᱡᱽ ᱞᱟᱹᱜᱤᱫ ᱮ ᱠᱟᱹᱢᱤ ᱞᱮᱫᱟ ᱚᱠᱚᱭ ᱫᱚ ᱟᱵᱚᱣᱟᱜ ᱢᱟᱱ ᱥᱚᱢᱢᱟᱱ ᱵᱟᱧᱪᱟᱣ ᱞᱟᱹᱜᱤᱫ ᱠᱟᱹᱢᱤ ᱞᱮᱫᱟ ᱚᱠᱚᱭ ᱫᱚ ᱟᱵᱚᱣᱟᱜ ᱚᱛ ᱦᱟᱥᱟ ᱵᱟᱧᱪᱟᱣ ᱞᱟᱹᱜᱤᱫ ᱠᱟᱹᱢᱤ ᱞᱮᱫᱟ ᱟᱨ ᱚᱱᱠᱟᱱ ᱦᱚᱲ ᱛᱮᱦᱮᱧ ᱱᱚᱣᱟ ᱫᱷᱟᱹᱨᱛᱤ ᱨᱮ ᱵᱟᱹᱱᱩᱭᱟ ᱛᱚ ᱟᱹᱰᱤ ᱫᱩᱠ ᱨᱮᱱᱟᱜ ᱠᱟᱛᱷᱟ ᱠᱟᱱ ᱜᱮᱭᱟ ᱚᱱᱟ ᱤᱭᱟᱹᱛᱮᱧ ᱢᱮᱱᱟ ᱱᱤᱭᱟᱹ ᱠᱚ ᱛᱮᱦᱮᱧ ᱜᱩᱨᱩᱡᱤ ᱵᱚᱱ ᱩᱭᱦᱟᱹᱨᱮᱭᱟ ᱟᱨ ᱱᱤᱭᱟᱹ ᱠᱚ ᱢᱮᱱ ᱠᱟᱛᱮ ᱜᱮ ᱱᱚᱰᱮ ᱜᱮ ᱛᱮᱦᱮᱧᱟᱜ ᱠᱟᱛᱷᱟ ᱛᱚ ᱢᱩᱪᱟᱹᱫ ᱮᱫᱟ ᱵᱟᱹᱱᱩᱭ ᱠᱷᱟᱹᱛᱤᱨ ᱛᱮ ᱟᱹᱰᱤ ᱵᱷᱟᱵᱽᱱᱟ ᱟᱹᱭᱠᱟᱹᱜ ᱠᱟᱱᱟ ᱵᱚᱞᱮ ᱪᱮᱫᱟᱜ ᱢᱮᱫ ᱠᱷᱚᱱᱟᱜ ᱢᱮᱫ ᱫᱟᱜ ᱡᱚᱛᱚ ᱦᱚᱲᱟᱜ ᱡᱚᱨᱚᱜ ᱜᱮᱭᱟ ᱟᱨ ᱫᱩᱠ ᱨᱮᱱᱟᱜ ᱠᱟᱛᱷᱟ ᱠᱟᱱᱟ ᱟᱫᱚ ᱱᱤᱭᱟᱹ ᱠᱚ ᱢᱮᱱ ᱠᱟᱛᱮ ᱜᱮ ᱢᱟᱧ ᱢᱩᱪᱟᱹᱫ ᱮᱫ ᱛᱟᱵᱚᱱᱟ ᱥᱟᱱᱟᱢ ᱠᱚᱜᱮ ᱤᱧ ᱥᱮᱫ ᱠᱷᱚᱱ ᱫᱩᱠ ᱡᱚᱦᱟᱨ